ᱥᱟᱞᱰᱤᱭᱟ ᱟᱹᱛᱩ ᱨᱤᱱ ᱦᱚᱲ ᱤᱧ ᱡᱤᱣᱤᱫ ᱵᱚᱸᱜᱟ ᱧᱩᱛᱩᱢ ᱛᱮ ᱱᱚᱜᱼᱚᱭ ᱥᱚᱢᱟᱱ ᱠᱚ ᱮᱢᱟ ᱫᱤᱧᱟ ᱢᱤᱫᱴᱟᱝ ᱥᱟᱨᱴᱤᱯᱷᱤᱠᱮᱴ ᱦᱚᱸ ᱤᱧ ᱛᱷᱚᱲᱟ ᱱᱚᱣᱟ ᱪᱮᱛᱟᱱ ᱨᱮ ᱢᱤᱫ ᱵᱟᱨ ᱠᱟᱛᱷᱟᱧ ᱞᱟᱹᱭ ᱟᱯᱮᱭᱟ ᱵᱚᱸᱜᱟ ᱫᱚ ᱚᱠᱚᱭ ᱠᱟᱱᱟᱭ ᱵᱚᱸᱜᱟ ᱫᱚ ᱩᱱᱤ ᱡᱟᱦᱟᱸᱭ ᱟᱢᱮ ᱵᱟᱧᱪᱟᱣ ᱢᱮᱭᱟ ᱟᱹᱰᱤ ᱡᱟᱣ ᱰᱟᱠᱛᱚᱨ ᱠᱚᱦᱚᱸ ᱵᱚ ᱢᱮᱛᱟ ᱠᱚᱣᱟ ᱱᱩᱭ ᱫᱚᱭ ᱵᱚᱸᱜᱟ ᱠᱟᱱ ᱜᱮᱭᱟ ᱤᱧᱮ ᱵᱟᱧᱪᱟᱣ ᱠᱮᱫᱤᱧᱟ ᱛᱚ ᱱᱤᱛ ᱥᱟᱞᱠᱷᱟᱱ ᱢᱩᱨᱢᱩ ᱟᱯᱮ ᱛᱟᱞᱟᱨᱮ ᱱᱚᱜᱼᱚᱭ ᱱᱤᱛ ᱯᱚᱪᱟᱥ ᱥᱟᱞ ᱜᱟᱱ ᱦᱩᱭᱩᱜ ᱠᱟᱱᱟ ᱦᱟᱥᱟ ᱵᱷᱟᱥᱟ ᱡᱟᱹᱛᱤ ᱫᱷᱚᱨᱚᱢ ᱵᱟᱧᱪᱟᱣ ᱨᱮᱭᱟᱜ ᱤᱧ ᱨᱚᱲᱮᱫᱼᱟ ᱥᱟᱨᱱᱟ ᱫᱷᱚᱨᱚᱢ ᱵᱟᱧᱪᱟᱣ ᱨᱮᱭᱟᱜ ᱦᱚᱧ ᱨᱚᱲᱮᱫᱼᱟ ᱡᱷᱟᱲᱠᱷᱚᱸᱰ ᱫᱤᱥᱚᱢ ᱵᱟᱧᱪᱟᱣ ᱨᱮᱭᱟᱜ ᱦᱚᱧ ᱨᱚᱲᱮᱫᱼᱟ ᱵᱷᱟᱨᱚᱛ ᱨᱮᱱ ᱥᱟᱱᱟᱢ ᱟᱹᱫᱤᱵᱟᱹᱥᱤ ᱠᱚ ᱡᱩᱢᱤᱫ ᱠᱟᱛᱮ ᱡᱤᱛᱠᱟᱹᱨ ᱨᱮᱭᱟᱜ ᱠᱟᱛᱷᱟᱧ ᱨᱚᱲᱮᱫᱼᱟ ᱛᱚ ᱱᱚᱣᱟ ᱞᱟᱹᱜᱤᱫ ᱛᱮᱜᱮ ᱱᱚᱣᱟ ᱥᱟᱞᱰᱤᱦᱟᱹ ᱟᱹᱛᱩ ᱨᱮᱱ ᱦᱚᱲ ᱡᱟᱦᱮᱨ ᱨᱮ ᱤᱧᱟᱹᱜ ᱯᱷᱳᱴᱳ ᱠᱚ ᱞᱟᱜᱟᱣ ᱠᱮᱫᱼᱟ ᱚᱸᱰᱮ ᱤᱧ ᱠᱚ ᱦᱚᱦᱚᱣᱟᱫ ᱛᱤᱧᱟᱹ ᱥᱟᱦᱟᱣ ᱠᱤᱫᱤᱧᱟ ᱠᱚ ᱟᱫᱚ ᱚᱸᱰᱮ ᱥᱚᱢᱵᱟᱫᱤ ᱠᱚ ᱠᱚ ᱦᱮᱡ ᱮᱱᱟ ᱠᱚ ᱠᱩᱞᱤ ᱠᱮᱫ ᱠᱚᱣᱟ ᱪᱮᱫᱟᱜ ᱥᱟᱞᱠᱷᱟᱱ ᱢᱩᱨᱢᱩ ᱡᱤᱣᱤᱫ ᱵᱚᱸᱜᱟ ᱯᱮ ᱵᱮᱱᱟᱣᱮ ᱠᱟᱱᱟ ᱟᱫᱚ ᱱᱩᱠᱩ ᱠᱚ ᱞᱟᱹᱭ ᱠᱮᱜᱼᱟ ᱡᱟᱦᱮᱨ ᱜᱟᱲ ᱨᱮ ᱟᱞᱮ ᱡᱩᱜᱽ ᱡᱩᱜᱽ ᱠᱷᱚᱱ ᱞᱮ ᱵᱚᱸᱜᱟᱭᱮᱫᱼᱟ ᱦᱟᱺᱰᱤ ᱦᱚᱸᱞᱮ ᱪᱚᱰᱚᱨᱮᱜᱼᱟ ᱥᱤᱢ ᱪᱮ ᱟᱨᱦᱚᱸ ᱮᱴᱟᱜ ᱵᱚᱸᱜᱟ ᱦᱚᱸᱞᱮ ᱵᱚᱸᱜᱟ ᱟᱠᱚ ᱠᱟᱱᱟ ᱚᱠᱚᱭ ᱵᱚᱸᱜᱟ ᱦᱚᱸ ᱟᱞᱮ ᱫᱚ ᱟᱹᱫᱤᱵᱟᱹᱥᱤ ᱡᱩᱢᱤᱫᱚᱜ ᱯᱮ ᱵᱟᱠᱚ ᱢᱮᱛᱟᱫ ᱞᱮᱭᱟ ᱟᱹᱫᱤᱵᱟᱹᱥᱤ ᱦᱟᱥᱟ ᱵᱷᱟᱥᱟ ᱡᱟᱹᱛᱤ ᱫᱷᱚᱨᱚᱢ ᱵᱟᱧᱪᱟᱣ ᱯᱮ ᱵᱟᱠᱚ ᱢᱮᱛᱟᱫ ᱞᱮᱭᱟ ᱟᱫᱚ ᱥᱟᱞᱠᱷᱟᱱ ᱢᱩᱨᱢᱩ ᱱᱚᱣᱟ ᱠᱟᱛᱷᱟ ᱜᱮ ᱥᱤᱧ ᱧᱤᱫᱟᱹᱭ ᱨᱚᱲᱮᱜᱼᱟ ᱫᱟᱬᱟ ᱫᱟᱬᱟ ᱠᱟᱛᱮ ᱫᱮᱞᱟ ᱵᱚᱱ ᱡᱩᱢᱤᱫᱚᱜᱼᱟ ᱫᱮᱞᱟ ᱵᱚᱱ ᱦᱟᱥᱟ ᱵᱷᱟᱥᱟ ᱡᱟᱹᱛᱤ ᱫᱷᱚᱨᱚᱢ ᱵᱚᱱ ᱵᱟᱧᱪᱟᱣᱟ ᱟᱫᱚ ᱡᱟᱦᱟᱸᱭ ᱵᱚᱸᱜᱟ ᱠᱚᱞᱮ ᱢᱟᱱᱟᱣ ᱵᱟᱛᱟᱣ ᱟᱹᱜᱩ ᱟᱠᱟᱫ ᱠᱚᱣᱟ ᱩᱱᱠᱩ ᱢᱟ ᱱᱤᱛ ᱦᱟᱹᱵᱤᱡ ᱱᱚᱣᱟ ᱢᱟ ᱵᱟᱠᱚ ᱨᱚᱲ ᱠᱮᱜᱼᱟ ᱥᱟᱞᱠᱷᱟᱱ ᱢᱩᱨᱢᱩ ᱜᱮ ᱨᱚᱲᱮᱜᱼᱟᱭ ᱟᱫᱚ ᱱᱩᱭᱟᱜ ᱯᱷᱳᱴᱳ ᱞᱮ ᱧᱮᱞ ᱞᱮᱠᱷᱟᱱ ᱜᱮ ᱡᱩᱢᱤᱫᱚᱜ ᱯᱮ ᱵᱷᱟᱥᱟ ᱵᱷᱟᱥᱟ ᱡᱟᱹᱛᱤ ᱫᱷᱚᱨᱚᱢ ᱵᱟᱧᱪᱟᱣ ᱟᱵᱚ ᱱᱚᱣᱟ ᱞᱮ ᱧᱮᱞ ᱧᱟᱢᱟ ᱯᱷᱳᱴᱳ ᱞᱮ ᱧᱮᱞ ᱧᱟᱢ ᱞᱮᱠᱷᱟᱱ ᱜᱮ ᱟᱞᱮ ᱵᱟᱧᱪᱟᱜ ᱨᱮᱭᱟᱜ ᱠᱟᱛᱷᱟ ᱡᱩᱢᱤᱫᱚᱜ ᱨᱮᱭᱟᱜ ᱠᱟᱛᱷᱟ ᱟᱞᱮᱭᱟᱜ ᱵᱚᱦᱚᱜ ᱨᱮ ᱦᱤᱡᱩᱜᱼᱟ ᱟᱨ ᱱᱩᱠᱩ ᱢᱟᱨᱮ ᱵᱚᱸᱜᱟ ᱠᱚ ᱱᱩᱠᱩ ᱢᱟ ᱦᱟᱺᱰᱤ ᱜᱮᱠᱚ ᱧᱩᱭ ᱫᱚ ᱟᱨ ᱯᱟᱪᱮᱫ ᱦᱟᱺᱰᱤ ᱧᱩ ᱧᱩᱛᱮ ᱵᱚᱸᱜᱟ ᱦᱚᱸᱠᱚ ᱵᱩᱞ ᱟᱠᱟᱱ ᱵᱚᱸᱜᱟ ᱠᱚᱦᱚᱸ ᱠᱚ ᱵᱩᱞᱩᱜ ᱠᱟᱱ ᱟᱨ ᱟᱵᱚ ᱦᱚᱸᱵᱚ ᱵᱩᱞ ᱟᱠᱟᱱᱟ ᱞᱮᱠᱤᱱ ᱥᱟᱞᱠᱷᱟᱱ ᱢᱩᱨᱢᱩ ᱫᱚᱭ ᱢᱮᱱᱮᱜᱼᱟ ᱵᱩᱞᱩᱜ ᱛᱮᱫᱚ ᱵᱟᱭ ᱵᱟᱧᱪᱟᱣᱟ ᱚᱱᱟᱛᱮ ᱤᱧ ᱫᱤᱥᱚᱢ ᱡᱟᱹᱛᱤᱧ ᱰᱟᱠᱨᱟ ᱟᱠᱟᱜᱼᱟ ᱦᱟᱺᱰᱤ ᱯᱟᱹᱨᱣᱟᱹ ᱪᱚᱰᱚᱨ ᱵᱚ ᱵᱚᱱᱫᱚᱭᱟ ᱵᱮᱨᱮᱞ ᱫᱟᱜ ᱛᱮ ᱵᱚᱸᱜᱟ ᱵᱩᱨᱩ ᱵᱚ ᱥᱟᱱᱛᱤ ᱠᱚᱣᱟ ᱵᱮᱨᱮᱞ ᱫᱟᱜ ᱛᱮ ᱵᱚᱸᱜᱟ ᱵᱩᱨᱩ ᱦᱚᱸ ᱵᱟᱭ ᱵᱩᱞᱩᱜᱼᱟ ᱟᱢ ᱦᱚᱸ ᱵᱟᱢ ᱵᱩᱞᱩᱜᱼᱟ ᱤᱧ ᱦᱚᱸ ᱵᱟᱹᱧ ᱵᱩᱞᱩᱜᱼᱟ ᱦᱩᱰᱤᱧ ᱜᱤᱫᱽᱨᱟᱹ ᱠᱚ ᱵᱩᱞᱩᱜ ᱠᱚ ᱵᱷᱟᱹᱜᱤᱭᱟ ᱵᱩᱞᱩᱜ ᱪᱮᱫᱚᱜ ᱠᱚ ᱵᱷᱟᱹᱜᱤᱭᱟ ᱚᱱᱠᱟ ᱜᱮ ᱤᱧᱤᱧ ᱢᱮᱱ ᱠᱮᱜᱼᱟ ᱡᱮ ᱟᱹᱛᱩ ᱟᱹᱛᱩ ᱨᱮ ᱰᱟᱸᱰᱚᱢ ᱵᱟᱨᱚᱱ ᱰᱟᱹᱱ ᱯᱟᱱᱛᱮ ᱵᱚ ᱪᱟᱵᱟᱭᱟ ᱪᱟᱵᱟᱜ ᱠᱟᱱᱟ ᱱᱤᱛ ᱛᱚ ᱱᱚᱜᱼᱚᱭ ᱡᱮ ᱤᱧ ᱟᱯᱮ ᱠᱚ ᱱᱚᱣᱟ ᱠᱟᱛᱷᱟᱧ ᱵᱩᱡᱷᱟᱹᱣᱮᱫ ᱯᱮᱭᱟ ᱡᱮ ᱫᱮᱞᱟ ᱵᱚᱱ ᱟᱵᱚ ᱱᱚᱝᱠᱟ ᱵᱚ ᱠᱟᱹᱢᱤᱭᱟ ᱟᱨ ᱱᱩᱠᱩ ᱛᱮᱦᱮᱧ ᱟᱹᱛᱩ ᱨᱮ ᱤᱧ ᱡᱤᱣᱤᱫ ᱵᱚᱸᱜᱟ ᱠᱚ ᱛᱷᱟᱯᱚᱱ ᱠᱤᱫᱤᱧᱟ ᱛᱮᱦᱮᱧ ᱱᱚᱰᱮ ᱠᱳᱞᱠᱟᱛᱟ ᱵᱟᱡᱟᱨ ᱨᱮ ᱯᱟᱸᱪ ᱨᱟᱡᱽ ᱠᱷᱚᱡ ᱟᱯᱮ ᱯᱮ ᱦᱮᱡ ᱟᱠᱟᱱᱟ ᱢᱟᱱᱮ ᱢᱮᱱ ᱜᱟᱱᱚᱜᱼᱟ ᱠᱳᱞᱠᱟᱛᱟ ᱵᱟᱡᱟᱨ ᱠᱷᱚᱡ ᱫᱩᱱᱤᱭᱟᱹ ᱨᱮ ᱤᱧ ᱡᱤᱣᱤᱫ ᱵᱚᱸᱜᱟ ᱢᱮᱱᱛᱮ ᱠᱚ ᱥᱚᱫᱚᱨ ᱠᱤᱫᱤᱧᱟ ᱥᱚᱢᱢᱟᱱᱤᱛ ᱠᱤᱫᱤᱧᱟ ᱟᱫᱚ ᱤᱧ ᱫᱚ ᱱᱚᱝᱠᱟᱧ ᱢᱮᱱᱟ ᱟᱯᱮ ᱦᱚᱸᱯᱮ ᱡᱤᱣᱤᱫ ᱵᱚᱸᱜᱟ ᱠᱟᱱᱟ ᱤᱧ ᱮᱠᱞᱟ ᱫᱚ ᱵᱟᱝᱟ ᱟᱯᱮ ᱡᱮᱛᱮ ᱦᱚᱲ ᱜᱮᱯᱮ ᱡᱤᱣᱤᱫ ᱵᱚᱸᱜᱟ ᱠᱟᱱᱟ ᱡᱩᱫᱤ ᱟᱯᱮ ᱡᱩᱢᱤᱫᱚᱜ ᱨᱮᱭᱟᱜ ᱠᱟᱛᱷᱟ ᱯᱮ ᱠᱩᱥᱤᱭᱟᱜᱼᱟ ᱡᱩᱫᱤ ᱟᱯᱮ ᱦᱟᱥᱟ ᱵᱷᱟᱥᱟ ᱡᱟᱹᱛᱤ ᱫᱷᱚᱨᱚᱢ ᱵᱟᱧᱪᱟᱣ ᱠᱟᱹᱢᱤ ᱨᱮᱯᱮ ᱜᱚᱲᱚᱜᱼᱟ ᱤᱱᱟᱹ ᱠᱷᱟᱱ ᱟᱯᱮ ᱦᱚᱸᱯᱮ ᱡᱤᱣᱤᱫ ᱵᱚᱸᱜᱟ ᱠᱟᱱᱟ ᱠᱟᱱᱟ ᱪᱚᱯᱮ ᱵᱟᱝᱟ ᱢᱟᱥᱮ ᱞᱟᱹᱭ ᱯᱮ ᱟᱵᱚ ᱡᱟᱵᱛᱟ ᱡᱤᱣᱤᱫ ᱦᱚᱨ ᱨᱮ ᱡᱤᱣᱤᱫᱚᱜ ᱞᱟᱹᱜᱤᱫ ᱡᱤᱛᱠᱟᱹᱨᱚᱜ ᱞᱟᱹᱜᱤᱫ ᱵᱟᱵᱚ ᱠᱟᱹᱢᱤᱭᱟ ᱟᱨ ᱩᱱᱠᱩ ᱵᱚᱸᱜᱟ ᱵᱩᱨᱩ ᱪᱟᱠᱟ ᱨᱮᱜᱮ ᱵᱚ ᱛᱟᱦᱮᱱᱟ ᱤᱱᱟᱹ ᱠᱷᱟᱱ ᱡᱟᱦᱟᱸ ᱛᱤᱱᱟᱹᱜ ᱨᱩᱢᱩᱜ ᱨᱮᱦᱚᱸ ᱵᱚ ᱟᱨ ᱵᱟᱝᱠᱷᱟᱱ ᱫᱟᱜ ᱠᱳᱞᱠᱟᱛᱟ ᱵᱟᱡᱟᱨ ᱨᱮ ᱵᱟᱨ ᱦᱚᱲ ᱵᱚ ᱨᱩᱢ ᱠᱤᱱᱟ ᱡᱮ ᱥᱟᱨᱱᱟ ᱫᱷᱚᱨᱚᱢ ᱠᱳᱰ ᱧᱟᱢᱚᱜᱼᱟ ᱪᱮ ᱵᱟᱝᱟ ᱧᱟᱢᱚᱜᱼᱟ ᱢᱟᱥᱮ ᱞᱟᱹᱭ ᱯᱮ ᱟᱨ ᱵᱟᱝᱠᱷᱟᱱ ᱥᱚᱫᱟ ᱪᱮ ᱠᱷᱟᱹᱥᱤ ᱠᱚ ᱢᱟᱱᱥᱤᱠ ᱠᱚᱣᱟ ᱧᱟᱢᱚᱜᱼᱟ ᱟᱫᱚ ᱟᱹᱰᱤ ᱡᱟᱭᱜᱟ ᱨᱮ ᱤᱧ ᱢᱮᱱ ᱠᱮᱫ ᱵᱟᱠᱷᱟᱱ ᱦᱟᱹᱛᱤ ᱛᱟᱱᱟᱜ ᱠᱚ ᱢᱟᱱᱥᱤᱠ ᱠᱚᱣᱟ ᱜᱟᱱᱚᱜᱼᱟ ᱵᱟᱭ ᱜᱟᱱᱚᱜᱼᱟ ᱛᱚ ᱟᱵᱚ ᱜᱮ ᱡᱤᱣᱤ ᱵᱚᱸᱜᱟ ᱵᱮᱱᱟᱣ ᱦᱩᱭᱩᱜᱼᱟ ᱤᱧ ᱫᱚ ᱟᱯᱮ ᱟᱹᱭᱩᱨᱤᱭᱟᱹ ᱠᱟᱹᱱᱟᱹᱧ ᱥᱮᱧ